ᱡᱚᱦᱟᱨ ᱜᱮ ᱥᱟᱱᱟᱢ ᱧᱮᱧᱮᱞᱤᱭᱟᱹ ᱵᱚᱭᱦᱟ ᱢᱤᱥᱤ ᱠᱚ ᱛᱮᱦᱮᱧ ᱤᱧᱟᱹᱜ ᱟᱨ ᱢᱤᱫᱴᱟᱝ ᱱᱟᱣᱟ ᱵᱞᱚᱜᱤᱝ ᱵᱷᱤᱰᱤᱭᱳ ᱛᱮ ᱥᱟᱱᱟᱢ ᱠᱚᱜᱮᱧ ᱥᱟᱹᱜᱩᱱ ᱫᱟᱨᱟᱢᱮᱫ ᱯᱮᱭᱟ ᱚᱠᱚᱭ ᱱᱟᱣᱟ ᱯᱮᱲᱟ ᱠᱚ ᱡᱩᱫᱤ ᱤᱧᱟᱹᱜ ᱪᱮᱱᱮᱞ ᱛᱮ ᱦᱮᱡ ᱥᱮᱴᱮᱨ ᱟᱠᱟᱱᱟ ᱛᱚᱵᱮ ᱪᱮᱱᱮᱞ ᱛᱟᱵᱚᱱ ᱱᱤᱦᱟᱹᱛᱤ ᱥᱟᱵᱥᱠᱨᱟᱭᱤᱵ ᱠᱟᱛᱮ ᱫᱚᱦᱚᱭ ᱢᱟ ᱟᱨ ᱵᱮᱞ ᱟᱭᱠᱚᱱ ᱚᱞ ᱨᱮ ᱫᱟᱵᱟᱣ ᱠᱟᱜ ᱢᱟ ᱟᱨ ᱞᱟᱭᱤᱠ ᱛᱟᱵᱚᱱ ᱱᱤᱦᱟᱹᱛᱤ ᱢᱤᱫ ᱢᱤᱫᱴᱟᱝ ᱮᱢ ᱯᱮ ᱛᱚᱵᱮ ᱫᱮᱞᱟ ᱵᱚ ᱛᱮᱦᱮᱧ ᱦᱚᱸ ᱟᱹᱰᱤ ᱜᱟᱱ ᱚᱱᱠᱟ ᱵᱮᱥ ᱵᱮᱥ ᱡᱤᱱᱤᱥ ᱧᱮᱞ ᱦᱚᱪᱚ ᱵᱚᱱᱟ ᱟᱫᱚ ᱫᱮᱞᱟ ᱵᱚ ᱧᱮᱞ ᱞᱮᱜᱮ ᱚᱠᱟᱨᱤᱧ ᱦᱮᱡ ᱟᱠᱟᱱᱟ ᱢᱟᱲᱟᱝ ᱥᱮᱫ ᱯᱮ ᱵᱟᱲᱟᱭ ᱫᱟᱲᱮᱭᱟᱜᱼᱟ A few moments later. ᱫᱟᱞᱟᱵᱚ ᱴᱤᱠᱮᱴ ᱞᱟᱜᱮ ᱵᱚᱛᱟᱵᱮ ᱠᱷᱟᱱ ᱱᱤᱛᱚᱜ ᱴᱤᱠᱮᱴ ᱦᱩᱭᱱᱟ ᱱᱚᱣᱟ ᱱᱚᱝᱠᱟ ᱠᱤᱪᱷᱩ ᱠᱚ ᱮᱢ ᱟᱠᱟᱜᱼᱟ ᱟᱫᱚ ᱡᱚᱱᱠᱟ ᱠᱩᱲᱤ ᱴᱟᱠᱟ ᱠᱚ ᱤᱫᱤᱭᱮᱜᱼᱟ ᱱᱚᱰᱮ ᱡᱚᱛᱚ ᱟᱰᱨᱮᱥ ᱯᱷᱟᱰᱨᱮᱥ ᱥᱟᱶᱛᱮ ᱡᱚᱛᱚ ᱠᱚ ᱚᱞᱮᱜᱼᱟ ᱵᱷᱤᱛᱟᱨ ᱛᱮ ᱵᱚᱞᱚ ᱦᱩᱭᱱᱟ ᱱᱚᱰᱮ ᱜᱮᱴ ᱨᱮ ᱚᱞ ᱟᱠᱟᱱᱟ ᱥᱟᱱᱚ ᱜᱷᱟᱜᱽᱨᱟ ᱠᱚ ᱟᱯᱚᱱ ᱩᱱᱠᱩ ᱥᱣᱟᱜᱚᱛ ᱟᱨ ᱱᱚᱜᱼᱚ ᱱᱚᱝᱠᱟ ᱠᱤᱪᱷᱩ ᱵᱚᱞᱚ ᱛᱚᱨᱟ ᱚᱸᱰᱮ ᱱᱚᱣᱟ ᱫᱚ ᱦᱳᱴᱮᱞ ᱦᱳᱴᱮᱞ ᱫᱚ ᱵᱟᱝᱟ ᱡᱟᱦᱟᱱᱟᱜ ᱯᱷᱟᱥᱴ ᱯᱷᱩᱰ ᱠᱚ ᱧᱟᱢᱚᱜ ᱠᱟᱱᱟ ᱡᱚᱢᱟᱜ ᱠᱚ ᱱᱚᱣᱟ ᱫᱚ ᱦᱩᱭᱩᱜ ᱠᱟᱱᱟ ᱞᱮᱸᱜᱟ ᱯᱟᱥᱴᱟ ᱱᱚᱣᱟ ᱫᱚ ᱜᱮᱴ ᱨᱮᱱᱟᱜ ᱡᱚᱡᱚᱢ ᱯᱟᱥᱴᱟ ᱱᱚᱛᱮ ᱫᱚ ᱯᱟᱞᱮ ᱯᱤᱠᱱᱤᱠ ᱟᱠᱚ ᱟᱵᱚ ᱫᱚ ᱞᱮᱸᱜᱟ ᱥᱟᱦᱟ ᱵᱚ ᱪᱟᱞᱟᱜᱼᱟ ᱱᱤᱛᱚᱜ ᱫᱚ ᱞᱮᱸᱜᱟ ᱥᱟᱦᱟ ᱛᱤᱧ ᱤᱫᱤ ᱵᱚᱱᱟ ᱱᱚᱣᱟ ᱠᱚᱨᱮ ᱵᱷᱤᱛᱟᱹᱨ ᱨᱮ ᱠᱤᱪᱷᱩ ᱜᱟᱹᱰᱤ ᱯᱷᱟᱹᱰᱤ ᱠᱚ ᱯᱟᱨᱠ ᱟᱠᱟᱜᱼᱟ ᱜᱟᱹᱰᱤ ᱯᱷᱟᱹᱰᱤ ᱡᱩᱫᱤᱢ ᱠᱷᱟᱹᱲ ᱠᱷᱟᱱ ᱫᱚ ᱚᱱᱟ ᱨᱮᱱᱟᱜ ᱮᱠᱥᱴᱨᱟ ᱯᱚᱭᱥᱟ ᱠᱚ ᱦᱟᱛᱟᱣᱮᱜᱼᱟ ᱟᱨ ᱦᱚᱲ ᱥᱩᱢᱩᱝ ᱠᱷᱟᱱ ᱫᱚ ᱠᱩᱲᱤ ᱴᱟᱠᱟ ᱜᱮ ᱵᱚᱞᱚ ᱛᱚᱨᱟ ᱠᱷᱟᱹᱞᱤ ᱜᱚᱴᱟ ᱡᱚᱢᱟᱜ ᱜᱮᱢ ᱧᱟᱢᱟ ᱵᱟᱹᱵᱩ ᱛᱤᱨᱤᱥ ᱴᱟᱠᱟ ᱪᱟᱞᱤᱥ ᱴᱟᱠᱟ ᱪᱮᱫ ᱯᱮ ᱫᱟᱢ ᱟᱪᱟᱨ ᱥᱚᱢᱟ ᱟᱹᱰᱤ ᱥᱚᱠᱛᱚ ᱥᱚᱭᱮᱱ ᱫᱚ ᱟᱹᱰᱤ ᱥᱤᱵᱤᱞ ᱜᱮ ᱥᱚ ᱠᱟᱱᱟ ᱦᱮᱲᱮᱢ ᱜᱮ ᱯᱩᱨᱟᱹ ᱱᱚᱛᱮ ᱦᱚᱲᱚ ᱡᱤᱱᱤᱥ ᱠᱚ ᱟᱭᱤᱥᱠᱨᱤᱢ ᱠᱚ ᱟᱹᱰᱤ ᱪᱮᱦᱨᱟ ᱠᱚ ᱫᱚᱦᱚ ᱟᱠᱟᱫ ᱱᱚᱣᱟ ᱠᱚ

ᱨᱩᱣᱟᱹᱲ ᱡᱚᱠᱷᱚᱡ ᱤᱫᱤ ᱛᱚᱨᱟ ᱧᱚᱜ ᱦᱩᱭᱩᱜᱼᱟ ᱱᱚᱣᱟ ᱪᱮᱫ ᱟᱪᱟᱨ ᱠᱟᱱᱟ ᱵᱮᱨᱮᱞ ᱵᱮᱨᱮᱞ ᱰᱟᱹᱦᱟᱹᱲᱤ ᱟᱪᱟᱨ ᱱᱚᱛᱮ ᱟᱹᱰᱤ ᱜᱟᱱ ᱢᱮᱱᱟᱜ ᱜᱮᱭᱟ ᱪᱮᱫ ᱠᱚᱪᱚᱝ ᱩᱞ ᱠᱚ ᱞᱤᱢᱵᱩ ᱯᱷᱤᱢᱵᱩ ᱠᱚ ᱱᱚᱰᱮ ᱢᱤᱫᱴᱟᱝ ᱵᱳᱴᱤᱝ ᱞᱟᱹᱜᱤᱫ ᱯᱟᱞᱮ ᱱᱚᱣᱟ ᱫᱚ

ᱦᱚᱞᱟ ᱢᱟᱦᱫᱮᱨᱟᱜ ᱵᱷᱤᱰᱤᱭᱳ ᱢᱤᱫᱴᱟᱝ ᱯᱮ ᱧᱮᱞ ᱟᱠᱟᱫ ᱪᱮ ᱵᱟᱝᱟ ᱚᱠᱚᱭ ᱠᱚ ᱛᱟᱵᱚ ᱪᱮᱠ ᱟᱣᱩᱴ ᱯᱟᱱᱤ ᱦᱟᱹᱛᱤ ᱠᱮᱢᱡᱷᱚᱨ ᱛᱮ ᱡᱮᱛᱮ ᱵᱟᱲᱮ ᱟᱵᱚᱭ ᱳᱰᱤᱥᱟ ᱨᱤᱱ ᱢᱩᱠᱷᱭᱚ ᱢᱚᱱᱛᱨᱤ ᱦᱮᱡ ᱞᱮᱱᱟᱭ ᱢᱳᱦᱚᱱ ᱢᱟᱹᱡᱷᱤ ᱟᱫᱚ ᱡᱩᱫᱤ ᱚᱱᱟ ᱵᱷᱤᱰᱤᱭᱳ ᱚᱠᱚᱭ ᱵᱟᱯᱮ ᱧᱮᱞ ᱟᱠᱟᱫᱼᱟ ᱛᱟᱵᱚ ᱧᱮᱞ ᱧᱚᱜ ᱢᱟ ᱛᱚᱵᱮ ᱫᱮᱞᱟ ᱵᱚ ᱱᱤᱛᱚᱜ ᱫᱚ ᱟᱹᱰᱤ ᱡᱤᱞ ᱱᱚᱛᱮᱧ ᱯᱟᱨᱚᱢᱮᱱ ᱜᱮᱭᱟ ᱯᱟᱨᱠ ᱞᱮᱠᱟᱛᱮ ᱢᱟᱲᱟᱝ ᱵᱚ ᱟᱹᱪᱩᱨ ᱞᱮᱱ ᱜᱮ ᱱᱟᱛᱮ ᱟᱨᱦᱚᱸ ᱮᱱᱟᱝ ᱴᱷᱮᱱ ᱜᱤᱧ ᱨᱩᱣᱟᱹᱲ ᱮᱱᱟ ᱱᱤᱛᱚᱜ ᱫᱚ ᱡᱟᱦᱟᱸ ᱨᱮᱠᱚ ᱴᱤᱠᱮᱴᱟ ᱴᱤᱠᱮᱴ ᱠᱟᱣᱩᱱᱴᱟᱨ ᱢᱟ ᱚᱸᱰᱮ ᱢᱮᱱᱟᱜᱼᱟ ᱚᱱᱟ ᱟᱫᱚ ᱚᱱᱟ ᱠᱷᱚᱱ ᱞᱟᱛᱟᱨ ᱡᱚᱥᱤᱧ ᱟᱬᱜᱚ ᱟᱠᱟᱱᱟ ᱟᱨ ᱱᱚᱣᱟ ᱫᱚ ᱦᱩᱭᱩᱜ ᱠᱟᱱᱟ ᱵᱳᱴᱤᱝ ᱵᱳᱴᱤᱝ ᱞᱟᱹᱜᱤᱫ ᱛᱮ ᱫᱟᱜ ᱢᱮᱱᱟᱜᱼᱟ ᱱᱚᱰᱮ ᱟᱨ ᱟᱹᱰᱤ ᱪᱮᱦᱨᱟ ᱡᱤᱱᱤᱥ ᱢᱤᱫᱴᱟᱝ ᱫᱮᱠᱷᱟᱣ ᱟᱢ ᱞᱟᱹᱜᱤᱫ ᱱᱤᱛᱚᱜ ᱱᱚᱰᱮᱱᱟᱜ ᱫᱚ ᱯᱟᱞᱮ ᱱᱚᱣᱟ ᱜᱮ ᱡᱚᱛᱚ ᱠᱷᱚᱱ ᱠᱷᱟᱥ ᱦᱚᱭ ᱧᱮᱞ ᱞᱟᱹᱜᱤᱫ ᱛᱮ ᱛᱚᱵᱮ ᱵᱚᱱ ᱧᱮᱞ ᱞᱮᱜᱮ ᱚᱱᱟ ᱴᱮᱱ ᱴᱮᱬᱮ ᱥᱤᱵᱚ ᱵᱟᱵᱟ ᱥᱤᱵᱚ ᱥᱚᱝᱠᱚᱨ ᱵᱷᱳᱞᱮᱱᱟᱛᱷ ᱱᱚᱰᱮ ᱫᱩᱲᱩᱵ ᱟᱠᱟᱱᱟ ᱫᱟᱜ ᱛᱟᱞᱟ ᱨᱮᱠᱚ ᱵᱮᱱᱟᱣ ᱟᱠᱟᱫᱮᱭᱟ ᱟᱹᱰᱤ ᱪᱮᱦᱨᱟ ᱧᱮᱞᱚᱜ ᱠᱟᱱᱟ ᱱᱚᱛᱮ ᱥᱟᱺᱜᱤᱧ ᱠᱷᱚᱱ ᱟᱫᱚ ᱤᱧ ᱦᱚᱧ ᱵᱷᱟᱹᱵᱤᱭᱟ ᱵᱳᱴ ᱨᱤᱧ ᱫᱮᱡᱚᱜᱼᱟ ᱱᱟᱦᱟᱜ ᱵᱳᱴᱤᱝ ᱨᱮ ᱟᱨ ᱚᱱᱟ ᱥᱩᱨ ᱛᱤᱧ ᱪᱟᱞᱟᱜᱼᱟ ᱟᱨ ᱥᱩᱨ ᱠᱷᱚᱱᱤᱧ ᱫᱮᱠᱷᱟᱣ ᱟᱵᱚᱱᱟ ᱛᱚᱵᱮ ᱫᱮᱞᱟ ᱵᱚ ᱱᱤᱛᱚᱜ ᱫᱚ ᱵᱚ ᱴᱤᱠᱮᱴ ᱟᱹᱜᱩ ᱞᱮᱜᱮ ᱟᱨ ᱦᱟᱱᱟ ᱯᱟᱥᱴᱟ ᱦᱚᱸ ᱦᱚᱲ ᱫᱚᱠᱚ ᱟᱹᱪᱩᱨᱚᱜ ᱠᱟᱱ ᱜᱮᱭᱟ ᱚᱱᱠᱟᱛᱮ ᱤᱧ ᱡᱟᱦᱟᱸ ᱞᱮᱠᱟᱛᱤᱧ ᱦᱮᱡ ᱮᱱᱟ ᱚᱱᱠᱟᱛᱮ ᱦᱟᱱᱟ ᱵᱤᱨ ᱛᱟᱞᱟᱛᱮ ᱢᱤᱫᱴᱟᱝ ᱦᱚᱨ ᱢᱮᱱᱟᱜᱼᱟ ᱚᱱᱠᱟᱛᱮ ᱟᱹᱪᱩᱨ ᱟᱠᱟᱱᱟ ᱠᱚ ᱚᱱᱛᱮ ᱨᱮ ᱯᱩᱞᱤᱥ ᱯᱷᱩᱞᱤᱥ ᱠᱚ ᱢᱮᱱᱟᱜ ᱠᱚᱣᱟ ᱟᱫᱚ ᱤᱧ ᱵᱷᱟᱹᱵᱤᱭᱮᱫᱼᱟ ᱯᱟᱞᱮ ᱚᱱᱛᱮ ᱨᱮ ᱪᱮᱫ ᱪᱚᱝ ᱢᱮᱱᱟᱜᱼᱟ ᱢᱤᱫᱴᱟᱝ ᱡᱟᱭᱦᱳᱠ

ᱚᱸᱰᱮ ᱵᱳᱴᱤᱝ ᱴᱷᱮᱱ ᱫᱮᱡᱚᱜ ᱞᱟᱹᱜᱤᱫ ᱱᱚᱣᱟ ᱯᱞᱟᱥᱴᱤᱠ ᱨᱮ ᱫᱮᱡᱚᱜ ᱠᱟᱱ ᱠᱷᱟᱱ ᱱᱚᱣᱟ ᱦᱤᱞᱟᱹᱜ ᱠᱟᱱᱟ ᱟᱹᱰᱤ ᱡᱳᱨ ᱦᱟᱱᱛᱮ ᱱᱟᱛᱮ ᱫᱟᱹᱲᱮᱜᱼᱟ ᱱᱚᱣᱟ ᱦᱤᱞᱟᱹᱜ ᱠᱟᱱᱟ ᱵᱚᱨᱚ ᱜᱮ ᱵᱩᱡᱷᱟᱹᱜ ᱠᱟᱱᱟ ᱥᱟᱞᱟᱥ ᱫᱮᱡᱚᱜ ᱫᱚ ᱤᱧ ᱢᱟᱧ ᱮᱠᱞᱟ ᱜᱮᱭᱟ ᱯᱮ ᱯᱩᱱ ᱦᱚᱲ ᱠᱷᱟᱱ ᱫᱚ ᱵᱮᱥ ᱦᱩᱱᱟᱹᱝ ᱴᱷᱟᱹᱣᱠᱟᱹ ᱢᱤᱫᱴᱟᱝ ᱵᱳᱴ ᱠᱚ ᱮᱢᱚᱜᱼᱟ ᱚᱠᱚᱭ ᱥᱟᱞᱟᱜ ᱤᱧ ᱠᱚ ᱡᱚᱴᱟᱣ ᱧᱟᱛᱮ ᱦᱟᱯᱮ ᱪᱮᱫ ᱞᱮᱠᱟ ᱵᱟᱝ ᱠᱷᱟᱱ ᱤᱧ ᱫᱚ ᱮᱠᱞᱟ ᱜᱮ ᱢᱤᱫᱴᱟᱝ ᱤᱢᱟᱹᱧ ᱯᱮ ᱫᱮᱡ ᱞᱮ ᱯᱟᱲᱟᱜ ᱟᱹᱧ

ᱟᱫᱚ ᱩᱱᱠᱩ ᱠᱚ ᱢᱤᱛᱟᱹᱧ ᱠᱟᱱᱟ ᱡᱮ ᱟᱞᱮ ᱦᱚᱸ ᱠᱟᱹᱡ ᱟᱞᱮᱭᱟᱜ ᱯᱷᱳᱱ ᱛᱮ ᱨᱮᱠᱳᱰᱤᱝ ᱧᱚᱜ ᱟᱞᱮ ᱢᱮ ᱟᱫᱚ ᱟᱠᱚ ᱦᱚᱸ ᱠᱟᱹᱡ ᱨᱮᱠᱳᱰᱤᱝ ᱟᱫ ᱠᱚᱣᱟ ᱯᱷᱳᱴᱳ ᱠᱚᱧ ᱩᱴᱷᱟᱹᱣ ᱟᱫ ᱠᱚᱣᱟ ᱮᱱᱠᱷᱟᱱ ᱤᱧ ᱰᱷᱮᱨ ᱵᱟᱹᱧ ᱰᱷᱮᱨ ᱜᱷᱟᱹᱲᱤᱡ ᱤᱧ ᱵᱟᱹᱧ ᱥᱩᱴ ᱫᱟᱲᱮᱭᱟᱫᱟ ᱵᱷᱤᱰᱤᱭᱳ ᱛᱚᱵᱮ ᱫᱮᱞᱟ ᱵᱚ ᱱᱤᱛ ᱫᱚ ᱦᱟᱱᱟ ᱟᱛᱚᱢ ᱛᱮᱵᱚ ᱫᱟᱬᱟᱭᱟ ᱚᱱᱛᱮ ᱚᱠᱟᱨᱮ ᱡᱷᱟᱨᱱᱟ ᱢᱮᱱᱟᱜᱼᱟ ᱢᱮᱱᱛᱮ ᱠᱚ ᱞᱟᱹᱭᱮᱜᱼᱟ ᱱᱚᱜᱼᱚ ᱱᱚᱛᱮ ᱨᱮ ᱛᱚᱵᱮ ᱚᱱᱛᱮ ᱢᱟᱲᱟᱝ ᱵᱚ ᱥᱮᱱ ᱦᱮᱡ ᱞᱮᱱ ᱜᱮ ᱧᱮᱞᱟᱵᱚ ᱪᱮᱫ ᱞᱮᱠᱟᱱ ᱡᱷᱟᱨᱱᱟ ᱠᱟᱱᱟ ᱱᱚᱣᱟ ᱠᱚ ᱛᱟᱠᱚᱧ ᱛᱩᱫ ᱠᱟᱫᱼᱟ ᱡᱟᱦᱟᱸᱧ ᱤᱫᱤ ᱞᱟᱜᱼᱟ ᱦᱚᱨᱚᱜ ᱞᱟᱜᱼᱟᱹᱧ ᱟᱨ ᱚᱱᱛᱮ ᱥᱮᱱ ᱦᱩᱭᱩᱜᱼᱟ ᱱᱤᱛᱚᱜ ᱫᱚ ᱦᱚᱲ ᱠᱚ ᱠᱷᱟᱹᱞᱤ ᱯᱟᱞᱮ ᱠᱚ ᱞᱟᱸᱜᱟᱭᱮᱱ ᱛᱟᱠᱚ ᱫᱩᱲᱩᱵ ᱵᱟᱲᱟ ᱟᱠᱟᱱᱟ ᱤᱧ ᱦᱚᱸᱛᱚᱧ ᱞᱟᱸᱜᱟᱭᱮᱱ ᱜᱮᱭᱟ ᱟᱨ ᱦᱚᱲᱟᱜ ᱠᱟᱛᱷᱟ ᱪᱮᱫ ᱮᱢ ᱢᱮᱱᱟ ᱮᱱᱟᱝ ᱚᱱᱛᱮ ᱟᱛᱨᱟ ᱢᱟᱧ ᱪᱟᱞᱟᱣ ᱞᱮᱱᱟ ᱱᱤᱛᱚᱜ ᱫᱚ ᱚᱱᱟ ᱟᱛᱨᱟ ᱠᱷᱚᱱᱤᱧ ᱫᱮᱠᱷᱟᱣ ᱵᱚᱱᱟ ᱦᱟᱱᱛᱮ ᱮᱱᱛᱮ ᱨᱮᱦᱚᱸ ᱯᱮ ᱧᱮᱞ ᱟᱠᱟᱫ ᱜᱮᱭᱟ ᱛᱟᱵᱚᱱ ᱫᱮᱞᱟ ᱵᱚ ᱛᱚᱵᱮ ᱚᱸᱰᱮᱧ ᱥᱮᱴᱮᱨ ᱞᱮᱱ ᱜᱮ ᱟᱨ ᱱᱟᱦᱟᱜ ᱤᱧ ᱥᱴᱟᱨᱴᱟ ᱨᱮᱠᱚᱨᱰᱤᱝ ᱚᱸᱰᱮ ᱠᱷᱚᱱ ᱮᱱᱟᱝ ᱱᱮᱜᱼᱮ ᱱᱮᱛᱟᱨᱤᱧ ᱛᱟᱦᱮᱸ ᱠᱟᱱᱟ ᱱᱚᱰᱮ ᱢᱤᱫᱴᱟᱝ ᱚᱲᱟᱜ ᱠᱚ ᱵᱮᱱᱟᱣ ᱟᱠᱟᱫᱼᱟ ᱩᱢᱩᱞᱚᱜ ᱞᱟᱹᱜᱤᱫ ᱛᱮ ᱯᱟᱞᱮᱫ ᱱᱚᱣᱟ ᱫᱚ ᱥᱤᱵᱩᱣᱟᱜ ᱯᱟᱹᱪᱷᱞᱟᱹ ᱯᱟᱦᱴᱟ ᱱᱚᱣᱟ ᱫᱚ ᱱᱚᱛᱮ ᱦᱚᱸ ᱜᱚᱴᱟ ᱨᱟᱣᱩᱱᱰᱤᱝ ᱦᱚᱨ ᱢᱮᱱᱟᱜᱼᱟ ᱟᱫᱚ ᱱᱤᱛ ᱫᱚᱵᱚ ᱨᱟᱠᱟᱵᱼᱟ ᱟᱵᱚ ᱫᱚ ᱱᱚᱣᱟ ᱪᱮᱛᱟᱱ ᱛᱮ ᱦᱚᱲ ᱠᱚᱫᱚ ᱠᱚ ᱟᱬᱜᱚᱱ ᱠᱟᱱᱟ ᱤᱧ ᱫᱚ ᱱᱤᱛᱚᱜ ᱤᱧ ᱪᱟᱞᱟᱜ ᱠᱟᱱᱟ ᱟᱨᱦᱚᱸ ᱛᱟᱞᱟᱨᱤᱧ ᱩᱭᱦᱟᱹᱨ ᱟᱵᱚᱱ ᱠᱟᱱᱟ ᱚᱠᱚᱭ ᱱᱟᱣᱟ ᱯᱮᱲᱟ ᱠᱚ ᱡᱩᱫᱤ ᱥᱳᱥᱟᱞ ᱢᱤᱰᱤᱭᱟ ᱨᱮ ᱫᱟᱬᱟ ᱫᱟᱬᱟᱛᱮ ᱤᱧᱟᱹᱜ ᱪᱮᱱᱮᱞ ᱦᱟᱹᱨᱤᱡ ᱛᱮᱵᱚ ᱦᱮᱡ ᱟᱠᱟᱱᱟ ᱛᱚᱵᱮ ᱱᱤᱦᱟᱹᱛᱤ ᱪᱮᱱᱮᱞ ᱛᱟᱵᱚ ᱥᱟᱵᱥᱠᱨᱟᱭᱤᱵᱽ ᱢᱟ ᱟᱨ ᱢᱤᱫ ᱨᱟᱦᱟ ᱡᱩᱫᱤ ᱵᱟᱹᱧ ᱩᱭᱦᱟᱹᱨ ᱧᱚᱜ ᱟᱯᱮᱭᱟ ᱦᱤᱲᱤᱧᱮᱜᱼᱟ ᱯᱮ ᱵᱷᱤᱰᱤᱭᱳ ᱠᱚ ᱛᱟᱵᱚᱱ ᱯᱮ ᱧᱮᱞᱮᱜᱼᱟ ᱧᱮᱞ ᱫᱚᱯᱮ ᱧᱮᱞᱮᱜᱼᱟ ᱟᱨ ᱞᱟᱭᱤᱠ ᱫᱚ ᱵᱟᱯᱮ ᱞᱟᱭᱤᱠᱮᱜᱼᱟ ᱠᱚᱢᱮᱱᱴ ᱦᱚᱸ ᱢᱤᱫᱴᱟᱝ ᱮᱢ ᱢᱟ ᱱᱤᱭᱟᱹ ᱯᱟᱦᱴᱟ ᱫᱮᱡ ᱛᱮᱜᱮ ᱞᱟᱸᱜᱟ ᱜᱤᱧ ᱵᱩᱡᱷᱟᱹᱣ ᱠᱮᱜᱼᱟ ᱰᱟᱭᱱᱟᱥᱚᱨ ᱠᱚ ᱧᱟᱢ ᱠᱮᱫᱟ ᱚᱠᱟᱨ ᱪᱚᱝ ᱱᱩᱠᱩ ᱱᱚᱰᱮ ᱦᱚᱸ ᱯᱟᱞᱮ ᱟᱹᱰᱤ ᱥᱟᱺᱜᱤᱧ ᱥᱟᱺᱜᱤᱧ ᱠᱷᱚᱱ ᱴᱩᱨᱤᱥᱴ ᱠᱚᱠᱚ ᱦᱤᱡᱩᱜ ᱠᱟᱱᱟ ᱦᱤᱱᱫᱤ ᱠᱚᱛᱮ ᱠᱚ ᱨᱚᱲ ᱠᱟᱱ ᱫᱚ ᱦᱚᱲ ᱠᱚᱢᱟ ᱱᱚᱰᱮ ᱪᱮᱫ ᱟᱨᱦᱚᱸ ᱱᱚᱰᱮ ᱱᱩᱭ ᱰᱟᱭᱱᱮᱥᱚᱨ ᱠᱚ ᱵᱮᱱᱟᱣ ᱟᱠᱟᱫᱮᱭᱟ ᱠᱷᱟᱹᱞᱤ ᱠᱚ ᱯᱷᱳᱴᱳ ᱵᱟᱲᱟᱜ ᱠᱟᱱᱟ ᱦᱚᱲ ᱠᱚ ᱟᱨᱦᱚᱸ ᱢᱟᱲᱟᱝ ᱥᱮᱫ ᱵᱚ ᱪᱟᱞᱟᱣ ᱞᱮᱱ ᱜᱮ ᱪᱤᱞᱤ ᱚᱠᱟᱨᱮ ᱴᱷᱤᱰᱤᱝ ᱴᱷᱤᱰᱤᱝ ᱮᱫᱟᱭ ᱪᱮᱫ ᱠᱚ ᱵᱚᱸᱜᱟᱭᱮᱫᱼᱟ ᱚᱠᱟᱨᱮ ᱯᱟᱪᱮᱫ ᱚ ᱵᱟᱝᱟ ᱱᱩᱭ ᱫᱚ ᱤᱭᱟᱹ ᱠᱟᱱᱟᱭ ᱪᱮᱫ ᱠᱚ ᱢᱮᱛᱟᱜᱟᱜ ᱱᱚᱣᱟ ᱪᱮᱫ ᱠᱚ ᱯᱷᱨᱮᱱᱰᱥ ᱞᱟᱹᱭ ᱢᱮᱥᱮ ᱪᱮᱫ ᱠᱟᱱᱟ ᱪᱚᱞᱚ ᱦᱟᱹᱛᱤ ᱢᱟ ᱦᱟᱹᱛᱤ ᱥᱩᱸᱰ ᱠᱚ ᱨᱟᱹᱯᱩᱫ ᱦᱟᱹᱱᱤᱭᱟᱜ ᱵᱚᱦᱚᱜ ᱠᱚ ᱠᱮᱪᱟᱜ Chikayama. ᱱᱚᱜᱼᱚ ᱱᱟ ᱱᱤᱛᱚᱜ ᱟᱹᱰᱤ ᱡᱳᱨ ᱵᱷᱟᱭᱨᱟᱞ ᱠᱟᱱᱟ ᱱᱩᱭ ᱠᱩᱲᱤ ᱡᱳᱨ ᱞᱟᱜᱟᱣ ᱞᱟᱜᱼᱟᱭ ᱠᱩᱞᱟᱹᱭ ᱪᱮᱫ ᱠᱚ ᱢᱮᱛᱟᱜᱼᱟ ᱠᱩᱞᱟᱹᱭ ᱠᱞᱤᱯ ᱠᱩᱞᱟᱹᱭ ᱞᱩᱛᱩᱨ ᱞᱮᱠᱟ ᱡᱟᱦᱟᱸ ᱤᱭᱟᱹᱜᱼᱟ ᱥᱤᱫᱷᱟᱹᱜᱼᱟ ᱱᱚᱜᱼᱚ ᱱᱟ ᱮᱱᱟᱝ ᱞᱟᱹᱭᱮᱫ ᱛᱟᱦᱮᱸᱫ ᱪᱮᱫ ᱠᱟᱱᱟ ᱱᱚᱣᱟ ᱡᱚᱢᱟᱜ ᱠᱟᱱᱟ ᱫᱚ ᱪᱮᱫ ᱠᱟᱱ ᱪᱚᱝ ᱪᱮᱫ ᱡᱚᱢᱟᱜ ᱪᱚᱝ ᱱᱤᱛᱚᱜ ᱫᱚ ᱚᱱᱟ ᱡᱷᱟᱨᱱᱟ ᱛᱮ ᱥᱮᱱ ᱦᱩᱭᱩᱜᱼᱟ ᱦᱟᱱᱮ ᱧᱮᱞᱚᱜ ᱠᱟᱱᱟ ᱱᱚᱰᱮ ᱦᱚᱲᱤ ᱞᱟᱛᱟᱨ ᱟᱬᱜᱚ ᱯᱟᱲᱟᱜ ᱠᱟᱱᱟ ᱦᱟᱱᱟ ᱪᱮᱛᱟᱱ ᱠᱷᱚᱱ ᱫᱟᱜ ᱧᱩᱨᱩᱜ ᱠᱟᱱᱟ ᱥᱩᱨ ᱠᱷᱚᱱ ᱦᱟᱸᱜ ᱧᱮᱞ ᱪᱮᱫ ᱵᱚᱱᱟ ᱱᱮᱸᱰᱮ ᱠᱷᱚᱱ ᱜᱮ ᱫᱟᱜ ᱠᱚ ᱡᱚᱨᱚᱜ ᱠᱟᱱᱟ ᱟᱨ ᱱᱚᱣᱟ ᱫᱚ ᱞᱟᱛᱟᱨ ᱯᱟᱦᱴᱟ ᱧᱚᱜ ᱠᱷᱚᱱ ᱠᱚ ᱚᱦᱚ ᱦᱟᱱᱛᱮ ᱠᱷᱚᱱ ᱫᱚ ᱠᱷᱟᱹᱞᱤ ᱱᱟᱣᱟ ᱜᱮ ᱧᱮᱞᱚᱜ ᱠᱟᱱ ᱛᱟᱦᱮᱸᱫ ᱱᱚᱛᱮ ᱨᱮᱦᱚᱸ ᱢᱤᱫᱴᱟᱝ ᱢᱩᱰᱩ ᱞᱮᱠᱟ ᱢᱮᱱᱟᱜᱼᱟ ᱱᱚᱣᱟ ᱫᱚ ᱦᱟᱱᱛᱮ ᱠᱷᱚᱱ ᱫᱚ ᱵᱟᱭ ᱧᱮᱞᱚᱜ ᱠᱟᱱ ᱛᱟᱦᱮᱸᱫ ᱥᱟᱺᱜᱤᱧ ᱫᱷᱟᱨᱟ ᱠᱷᱚᱱ ᱵᱮᱥ ᱧᱮᱞᱚᱜ ᱠᱟᱱᱟ ᱱᱤᱛ ᱫᱚ ᱚᱰᱚᱠ ᱦᱩᱭᱩᱜ ᱠᱟᱱᱟ ᱱᱚᱛᱮ ᱠᱷᱚᱱ ᱱᱚᱣᱟ ᱯᱟᱦᱴᱟ ᱫᱚᱠᱚ ᱫᱟᱬᱟ ᱯᱩᱨᱟᱹᱣ ᱜᱚᱫ ᱠᱮᱜᱼᱟ ᱠᱟᱹᱡ ᱡᱚᱱᱚᱲᱟ ᱵᱚ ᱡᱚᱢ ᱧᱚᱜᱟ ᱠᱟᱹᱡ ᱨᱮᱸᱜᱮᱡ ᱠᱟᱱᱟ ᱵᱷᱟᱭ ᱠᱟᱛᱮ ᱞᱮᱠᱷᱟᱭ ᱵᱷᱟᱭ ᱢᱚᱠᱟ ᱠᱟᱛᱮ ᱞᱮᱠᱷᱟᱭ ᱥᱮᱡᱟ ᱟᱥᱟ ᱪᱷᱚᱲᱟ ᱰᱟᱦᱟᱞᱟ ᱥᱚᱵᱩ ᱛᱤᱨᱤᱥ ᱫᱟᱬᱟ ᱫᱤᱧ ᱫᱟᱬᱟ ᱦᱩᱭ ᱠᱮᱜᱼᱟ ᱟᱫᱚ ᱨᱮᱸᱜᱮᱡ ᱠᱤᱫᱤᱧᱟ ᱛᱚ ᱠᱟᱹᱡ ᱡᱚᱱᱚᱲᱟ ᱡᱚᱢ ᱧᱚᱜ ᱦᱩᱭᱩᱜᱼᱟ ᱟᱫᱚ ᱜᱮᱴ ᱠᱷᱚᱱ ᱵᱚᱞᱚ ᱛᱚᱨᱟ ᱡᱟᱦᱟᱸ ᱱᱚᱜᱼᱚᱭ ᱡᱚᱡᱚᱢ ᱯᱟᱥᱴᱟ ᱢᱮᱱᱟᱜᱼᱟ ᱱᱚᱛᱮ ᱱᱟᱦᱟᱜ ᱱᱚᱣᱟ ᱯᱟᱦᱴᱟ ᱪᱮᱫ ᱠᱚ ᱢᱮᱱᱟᱜᱼᱟ ᱛᱟᱹᱱᱤᱧ ᱵᱟᱹᱧ ᱵᱟᱲᱟᱭ ᱟᱠᱟᱜᱼᱟ ᱟᱫᱚ ᱚᱱᱛᱮ ᱱᱤᱛᱚᱜ ᱥᱮᱱ ᱦᱚᱸ ᱵᱟᱹᱧ ᱥᱮᱱ ᱫᱟᱲᱮᱭᱟᱜ ᱠᱟᱱᱟ ᱱᱚᱣᱟ ᱫᱚ ᱟᱨ ᱢᱤᱫ ᱫᱤᱱ ᱠᱚᱵᱚᱱ ᱧᱮᱞᱟ ᱱᱟᱦᱟᱜ ᱢᱟ ᱛᱚᱵᱮ ᱠᱷᱟᱱ ᱜᱟᱛᱮ ᱠᱚ ᱛᱮᱦᱮᱧᱟᱜ ᱵᱷᱤᱰᱤᱭᱳ ᱫᱚ ᱱᱚᱰᱮ ᱵᱚᱱ ᱢᱩᱪᱟᱹᱫᱟ ᱟᱨ ᱫᱚᱦᱲᱟ ᱢᱩᱪᱟᱹᱫ ᱞᱟᱹᱭ ᱛᱟᱨᱟ ᱟᱯᱮ ᱠᱟᱱᱟ ᱟᱨᱦᱚᱸ ᱚᱠᱚᱭ ᱱᱟᱣᱟ ᱯᱮᱲᱟ ᱠᱚ ᱡᱩᱫᱤ ᱤᱧᱟᱹᱜ ᱪᱮᱱᱮᱞ ᱛᱮᱯᱮ ᱦᱮᱡ ᱥᱮᱴᱮᱨ ᱟᱠᱟᱱᱟ ᱛᱚᱵᱮ ᱱᱤᱦᱟᱹᱛ ᱪᱮᱱᱮᱞ ᱥᱟᱵᱥᱠᱨᱟᱭᱤᱵ ᱠᱟᱛᱮ ᱫᱚᱦᱚᱭ ᱯᱮ ᱟᱨ ᱵᱮᱞ ᱟᱭᱠᱚᱱ ᱚᱞ ᱨᱮ ᱫᱟᱵᱟᱣ ᱠᱟᱛᱮ ᱫᱚᱦᱚ ᱠᱟᱜ ᱯᱮ ᱟᱨ ᱢᱤᱫᱴᱟᱝ ᱞᱟᱭᱤᱠ ᱮᱢ ᱫᱚ ᱡᱮᱢᱚᱱ ᱟᱞᱚᱵᱚᱱ ᱦᱤᱲᱤᱧ ᱢᱟ ᱢᱟ ᱛᱚᱵᱮ ᱠᱷᱟᱱ ᱢᱩᱪᱟᱹᱫ ᱨᱮ ᱫᱚᱦᱲᱟ ᱡᱚᱦᱟᱨ